ᱦᱮᱡ ᱠᱟᱱᱟᱞᱮ ᱱᱤᱛᱳᱜ ᱵᱚᱲᱫᱤ ᱯᱟᱦᱟᱲ ᱦᱚᱸ ᱵᱚᱲᱫᱤ ᱯᱟᱦᱟᱲ ᱟᱨ ᱥᱚᱵᱩᱡ ᱫᱤᱯ ᱚᱱᱟ ᱯᱟᱥᱮ ᱨᱮᱜᱮ ᱢᱮᱱᱟᱜᱼᱟ ᱯᱟᱥᱟᱯᱟᱥᱤ ᱠᱟᱱᱟ ᱵᱚᱲᱫᱤ ᱯᱟᱦᱟᱲ ᱫᱚ ᱟᱞᱮ ᱫᱷᱟᱨᱮ ᱠᱟᱱᱟ ᱟᱨ ᱥᱚᱵᱩᱡ ᱫᱤᱯ ᱫᱚ ᱢᱟᱱᱮ ᱱᱟᱹᱭ ᱯᱟᱨᱚᱢ ᱦᱩᱭᱩᱜᱼᱟ ᱢᱟᱱᱮ ᱵᱟᱨᱭᱟ ᱜᱮ ᱥᱩᱨ ᱜᱮᱭᱟ ᱠᱟᱪᱷᱟ ᱠᱟᱹᱪᱷᱤ ᱜᱮᱭᱟ ᱠᱟᱨᱚᱱ ᱱᱚᱜᱼᱚᱱᱟ ᱱᱟᱹᱭ ᱯᱟᱨᱚᱢ ᱠᱟᱛᱮ ᱜᱮ ᱦᱟᱱᱟ ᱫᱷᱟᱨᱮ ᱫᱚ ᱥᱚᱵᱩᱡ ᱫᱤᱯ ᱟᱨ ᱱᱚᱣᱟ ᱫᱷᱟᱨᱮ ᱫᱚ ᱵᱚᱲᱫᱤ ᱵᱚᱲᱫᱤ ᱯᱟᱦᱟᱲ ᱡᱟᱦᱟᱸᱭ ᱠᱚᱯᱮ ᱵᱟᱲᱟᱭ ᱜᱮᱭᱟ ᱢᱟᱱᱮ ᱱᱚᱣᱟ ᱥᱩᱨ ᱠᱚᱨᱮᱱ ᱫᱚᱯᱮ ᱵᱟᱲᱟᱭ ᱜᱮ ᱟᱨᱠᱤ ᱢᱟᱱᱮ ᱨᱟᱭᱯᱩᱨ ᱡᱟᱦᱟᱸ ᱠᱚᱨᱮ ᱯᱮ ᱛᱟᱦᱮᱱᱟ ᱱᱚᱣᱟ ᱨᱟᱭᱯᱩᱨ ᱠᱷᱟᱛᱲᱟ ᱥᱟᱨᱮᱝᱜᱟ ᱯᱤ ᱢᱳᱲ ᱢᱟᱱᱮ ᱱᱚᱣᱟ ᱠᱚᱨᱮᱱ ᱦᱚᱲ ᱫᱚᱯᱮ ᱵᱟᱲᱟᱭ ᱜᱮᱭᱟ ᱡᱮ ᱱᱚᱰᱮ ᱢᱤᱫᱴᱮᱱ ᱢᱟᱱᱮ ᱫᱟᱬᱟᱱ ᱡᱟᱭᱜᱟ ᱢᱮᱱᱟᱜᱼᱟ ᱟᱨᱠᱤ ᱟᱨ ᱱᱚᱜᱼᱚᱭ ᱟᱞᱮ ᱞᱮ ᱪᱟᱞᱟᱜ ᱠᱟᱱᱟ ᱱᱚᱜᱼᱚᱭ ᱱᱟᱹᱭ ᱞᱮ ᱯᱟᱨᱚᱢᱫᱟ ᱢᱟᱱᱮ ᱪᱮᱫ ᱤᱧ ᱞᱟᱹᱭᱟ ᱤᱧ ᱢᱟ ᱛᱟᱹᱠᱤᱱ ᱛᱮᱦᱮᱧ ᱠᱤᱱ ᱦᱮᱡ ᱠᱟᱱᱟ ᱟᱨ ᱢᱮᱱ ᱠᱟᱜ ᱠᱤᱱᱟᱹᱧ ᱛᱟᱲᱟᱛᱟᱲᱤ ᱦᱤᱡᱩᱜ ᱵᱤᱱ ᱟᱨ ᱠᱤᱱ ᱦᱮᱡ ᱠᱟᱱᱟ ᱛᱤᱱᱴᱟ ᱥᱚᱢᱚᱭ ᱟᱨ ᱤᱧ ᱢᱟᱢᱟ ᱨᱮᱱ ᱜᱤᱫᱽᱨᱟᱹ ᱠᱤᱱ ᱦᱮᱡ ᱠᱟᱱᱟ ᱵᱟᱨᱭᱟ ᱢᱟᱱᱮ ᱪᱮᱫ ᱤᱧ ᱞᱟᱹᱭᱟ ᱮᱛᱚ ᱟᱹᱲᱤᱥ ᱜᱤᱧ ᱵᱩᱡᱷᱟᱹᱣᱮᱜ ᱛᱟᱦᱮᱱ ᱢᱚᱱᱮ ᱞᱤᱫᱟᱹᱧ ᱡᱮ ᱪᱟᱞᱟᱣ ᱜᱮ ᱵᱟᱝ ᱦᱩᱭᱩᱜ ᱛᱟᱞᱮᱭᱟ ᱚᱱᱮ ᱚᱱᱠᱟᱧ ᱢᱚᱱᱮ ᱞᱮᱫᱟ ᱢᱚᱱᱮ ᱠᱟᱹᱴᱤᱡ ᱥᱮᱰ ᱥᱮᱰ ᱤᱧ ᱵᱩᱡᱷᱟᱹᱣᱮᱜ ᱛᱟᱦᱮᱸᱜ ᱪᱮᱫ ᱤᱧ ᱢᱮᱛᱟ ᱯᱮᱭᱟ ᱟᱨ ᱛᱮᱦᱮᱧ ᱫᱚ ᱦᱩᱭᱩᱜ ᱠᱟᱱᱟ ᱥᱳᱱᱟᱣᱟᱜ ᱵᱟᱨᱛᱷᱰᱮ ᱠᱟᱱ ᱛᱟᱭᱟ ᱛᱮᱦᱮᱧ ᱢᱟᱱᱮ ᱵᱟᱨ ᱵᱚᱪᱷᱚᱨ ᱯᱩᱨᱟᱹᱣᱮᱱ ᱛᱟᱭᱟ ᱟᱨ ᱤᱧ ᱢᱟ ᱛᱟᱹᱠᱤᱱ ᱫᱚ

ᱟᱨ ᱟᱞᱮ ᱫᱚ ᱱᱚᱣᱟ ᱫᱷᱟᱨᱮ ᱱᱟᱹᱭᱞᱮ ᱯᱟᱨᱚᱢ ᱠᱮᱫᱟ ᱢᱟᱱᱮ ᱦᱟᱞᱠᱟ ᱦᱟᱞᱠᱟ ᱫᱟᱜ ᱢᱮᱱᱟᱜᱼᱟ ᱡᱟᱸᱜᱟ ᱰᱩᱵᱩᱡ ᱫᱚ ᱵᱟᱝ ᱢᱟᱱᱮ ᱜᱟᱹᱱᱴᱷᱩ ᱨᱮᱦᱚᱸ ᱩᱱᱟᱹᱜ ᱵᱟᱝ ᱦᱩᱭᱩᱜᱼᱟ ᱢᱟᱱᱮ ᱠᱚᱢ ᱠᱚᱢ ᱜᱮ ᱫᱟᱜ ᱢᱮᱱᱟᱜᱼᱟ ᱡᱟᱸᱜᱟ ᱫᱚ ᱰᱩᱵᱩᱡᱚᱜᱼᱟ ᱟᱨ ᱚᱱᱟ ᱪᱮᱛᱟᱱ ᱨᱮᱜᱮ ᱢᱟᱫ ᱵᱨᱤᱡᱽ ᱠᱚ ᱵᱮᱱᱟᱣ ᱠᱟᱫᱟ ᱢᱟᱫ ᱨᱮᱱᱟᱜ ᱟᱨ ᱡᱩᱫᱤ ᱢᱚᱴᱚᱨ ᱥᱟᱭᱠᱮᱞ ᱠᱚᱢ ᱯᱟᱨᱚᱢᱟ ᱛᱟᱦᱚᱞᱮ ᱯᱚᱭᱥᱟ ᱠᱚ ᱦᱟᱛᱟᱣᱟ ᱢᱚᱴᱚᱨ ᱥᱟᱭᱠᱮᱞ ᱥᱟᱭᱠᱮᱞ ᱠᱤᱱᱛᱩ ᱛᱟᱲᱟᱢ ᱦᱚᱲᱟᱜ ᱫᱚ ᱠᱳᱱᱳ ᱯᱚᱭᱥᱟ ᱜᱮ ᱵᱟᱝ ᱞᱟᱜᱟᱜᱼᱟ ᱟᱨ ᱱᱚᱜᱼᱚᱭ ᱞᱮ ᱛᱟᱲᱟᱢ ᱠᱟᱫᱟ ᱪᱮᱫ ᱤᱧ ᱢᱮᱛᱟ ᱯᱮᱭᱟ ᱟᱹᱰᱤ ᱫᱤᱱ ᱯᱚᱨᱮ ᱫᱟᱬᱟᱱ ᱪᱟᱞᱟᱜ ᱦᱩᱭᱩᱜ ᱠᱟᱱᱟ ᱢᱟᱱᱮ ᱛᱤᱱᱟᱹᱜ ᱤᱧ ᱞᱟᱹᱭᱟ ᱦᱟᱱᱮ ᱛᱤᱥ ᱨᱮᱪᱚᱧ ᱪᱟᱞᱟᱣ ᱞᱮᱱᱟ ᱟᱨ ᱱᱚᱜᱼᱚᱭ ᱛᱤᱥ ᱨᱮᱫᱚ ᱵᱟᱝ ᱢᱟᱱᱮ ᱤᱧ ᱱᱚᱰᱮ ᱦᱮᱡ ᱞᱟᱦᱟ ᱟᱨᱠᱤ ᱱᱚᱜᱼᱚ ᱱᱚᱝᱠᱟ ᱫᱟᱬᱟᱱ ᱪᱟᱞᱟᱣ ᱫᱚ ᱱᱚᱰᱮ ᱦᱮᱡ ᱠᱟᱛᱮ ᱫᱚ ᱫᱟᱬᱟᱱ ᱫᱚ ᱟᱹᱣᱨᱤᱧ ᱪᱟᱞᱟᱜᱼᱟ ᱯᱟᱹᱭᱞᱟᱹ ᱱᱚᱜᱼᱚᱭ ᱪᱟᱞᱟᱣ ᱦᱩᱭᱩᱜ ᱠᱟᱱᱟ ᱛᱮᱦᱮᱧ ᱜᱮ ᱟᱹᱰᱤ ᱫᱤᱱ ᱯᱚᱨᱮ ᱢᱟᱱᱮ ᱨᱟᱹᱥᱠᱟᱹ ᱜᱮ ᱵᱩᱡᱷᱟᱹᱣ ᱫᱟ ᱯᱮᱛᱚ ᱟᱨ ᱚᱱᱛᱮ ᱵᱩᱨᱩ ᱫᱟᱜ ᱱᱟᱹᱭ ᱢᱟᱱᱮ ᱮᱠᱫᱚᱢ ᱟᱹᱰᱤ ᱪᱮᱨᱦᱟ ᱵᱩᱡᱷᱟᱹᱜ ᱠᱟᱱᱟ ᱯᱚᱨᱤᱵᱮᱥ ᱛᱮ ᱟᱨ ᱱᱤᱛᱚᱜ ᱵᱮᱥ ᱴᱷᱤᱠ ᱢᱟᱱᱮ ᱵᱟᱭ ᱥᱤᱛᱩᱝ ᱠᱟᱫᱟ ᱵᱷᱟᱜᱮ ᱜᱮ ᱢᱟᱱᱮ ᱛᱟᱨᱟᱥᱤᱧ ᱟᱠᱟᱱᱟ ᱱᱤᱛᱚᱜ ᱫᱚ ᱥᱟᱲᱮ ᱛᱤᱱᱴᱟ ᱜᱟᱱ ᱵᱟᱡᱟᱣ ᱠᱟᱱᱟ ᱪᱟᱨᱴᱟ ᱜᱟᱱ ᱟᱨ ᱱᱚᱜᱼᱚᱭ ᱞᱮ ᱪᱟᱞᱟᱜ ᱠᱟᱱᱟ ᱟᱨ ᱞᱮ ᱛᱤᱭᱳᱜ ᱠᱮᱫᱟ ᱢᱟᱱᱮ ᱟᱫᱚ ᱥᱚᱵᱩᱡᱽ ᱫᱤᱯ ᱢᱟᱱᱮ ᱱᱟᱹᱭ ᱛᱟᱞᱟᱨᱮ ᱫᱤᱯ ᱢᱮᱱᱟᱜᱼᱟ ᱟᱨ ᱚᱱᱛᱮᱱᱟᱜ ᱨᱟᱥᱛᱟ ᱫᱚ ᱨᱟᱭᱯᱩᱨ ᱥᱮᱫ ᱠᱷᱚᱱ ᱦᱚᱲ ᱠᱚ ᱦᱮᱡ ᱞᱮᱱᱠᱷᱟᱱ ᱚᱱᱛᱮ ᱛᱮᱠᱚ ᱦᱤᱡᱩᱜᱼᱟ ᱟᱨ ᱟᱞᱮ ᱫᱚ ᱱᱚᱛᱮ ᱛᱮᱞᱮ ᱦᱤᱡᱩᱜ ᱠᱟᱱᱟ ᱱᱚᱛᱮ ᱫᱚ ᱰᱷᱟᱹᱞᱟᱹᱭ ᱨᱟᱥᱛᱟ ᱠᱟᱱᱟ ᱟᱨ ᱚᱱᱛᱮ ᱫᱚ ᱯᱤᱪ ᱨᱟᱥᱛᱟ ᱢᱟᱱᱮ ᱪᱮᱫ ᱤᱧ ᱢᱮᱛᱟ ᱯᱮᱭᱟ ᱮᱛᱚ ᱨᱟᱹᱥᱠᱟᱹ ᱜᱤᱧ ᱵᱩᱡᱷᱟᱹᱣᱫᱟ ᱢᱟᱱᱮ ᱛᱮᱦᱮᱧ ᱫᱚ ᱥᱩᱫᱷᱩ ᱨᱟᱹᱥᱠᱟᱹ ᱜᱤᱧ ᱢᱮᱛᱟᱜ ᱯᱮᱭᱟ ᱵᱷᱤᱰᱤᱭᱳ ᱨᱮ ᱨᱟᱹᱥᱠᱟᱹ ᱟᱨ ᱨᱟᱹᱥᱠᱟᱹ ᱟᱨ ᱱᱚᱜᱼᱚᱭ ᱜᱮᱴ ᱠᱟᱱᱟ ᱥᱚᱵᱩᱡ ᱫᱤᱯ ᱟᱨ ᱦᱚᱸᱜᱼᱚᱭ ᱧᱮᱞ ᱯᱮ ᱱᱚᱣᱟ ᱫᱷᱟᱨᱮ ᱫᱚ ᱵᱨᱤᱡᱽ ᱠᱚ ᱵᱮᱱᱟᱣ ᱠᱟᱫᱟ ᱚᱱᱟ ᱵᱨᱤᱡᱽ ᱛᱮ ᱯᱟᱨᱚᱢ ᱦᱩᱭᱩᱜᱼᱟ ᱚᱱᱟ ᱫᱤᱯ ᱨᱮ ᱱᱚᱣᱟ ᱫᱷᱟᱨᱮ ᱦᱚᱸ ᱱᱟᱹᱭ ᱠᱟᱱᱟ ᱱᱚᱣᱟ ᱫᱷᱟᱨᱮ ᱫᱚ ᱠᱟᱹᱴᱤᱡ ᱪᱷᱳᱴᱳ ᱧᱚᱜ ᱜᱮᱭᱟ ᱟᱨ ᱦᱟᱱᱟ ᱫᱷᱟᱨᱮ ᱫᱚ ᱟᱹᱰᱤ ᱚᱥᱟᱨ ᱜᱮᱭᱟ ᱱᱚᱣᱟ ᱫᱷᱟᱨᱮ ᱛᱮᱜᱮ ᱫᱤᱯ ᱠᱚ ᱵᱮᱱᱟᱣ ᱢᱟᱱᱮ ᱵᱨᱤᱡᱽ ᱠᱚ ᱵᱮᱱᱟᱣ ᱠᱟᱫᱟ ᱱᱚᱜᱼᱚᱭ ᱞᱮ ᱪᱟᱞᱟᱜ ᱠᱟᱱᱟ ᱢᱟᱱᱮ ᱢᱳᱴᱟᱢᱩᱴᱤ ᱵᱷᱟᱜᱮ ᱜᱮ ᱦᱚᱲ ᱠᱚ ᱦᱤᱡᱩᱜ ᱠᱟᱱᱟ ᱱᱚᱜᱼᱚᱭ ᱛᱚ ᱰᱤᱥᱮᱢᱵᱚᱨ ᱨᱮᱱᱟᱜ ᱛᱮᱦᱮᱧ ᱥᱚᱛᱨᱚ ᱛᱟᱹᱨᱤᱠᱷ ᱠᱟᱱᱟ ᱢᱟᱱᱮ ᱮᱠᱷᱚᱱᱳ ᱠᱚ ᱦᱤᱡᱩᱜ ᱜᱮᱭᱟ ᱫᱟᱬᱟᱱ ᱫᱚ ᱱᱚᱜᱼᱚᱭ ᱛᱚ ᱟᱨᱟᱢᱵᱚ ᱠᱟᱱᱟ ᱢᱟᱱᱮ ᱟᱞᱮ ᱞᱮ ᱦᱮᱡ ᱠᱟᱱᱟ ᱦᱮᱡ ᱠᱟᱱ ᱜᱮᱭᱟ ᱠᱚ ᱫᱟᱬᱟᱱ ᱦᱚᱲ ᱠᱚ ᱟᱞᱮ ᱦᱤᱡᱩᱜ ᱫᱚᱠᱚ ᱫᱟᱹᱲ ᱮᱫᱟ ᱢᱟᱱᱮ ᱵᱩᱡᱽ ᱫᱟᱯᱮ ᱟᱞᱮ ᱫᱚ ᱛᱟᱨᱟᱥᱤᱧ ᱞᱮ ᱦᱮᱡ ᱠᱟᱱᱟ ᱢᱤᱫ ᱜᱷᱟᱹᱲᱤᱡ ᱟᱨ ᱱᱚᱜᱼᱚᱭ ᱮᱛᱚ ᱪᱮᱦᱨᱟ ᱧᱮᱞᱚᱜ ᱠᱟᱱᱟ ᱢᱟᱱᱮ ᱟᱹᱰᱤ ᱪᱮᱦᱨᱟ ᱱᱚᱜᱼᱚᱭ ᱞᱮ ᱪᱟᱞᱟᱜ ᱠᱟᱱᱟ ᱵᱟᱦᱟ ᱫᱟᱨᱮ ᱠᱚᱠᱚ ᱨᱚᱦᱚᱭ ᱠᱟᱫᱟ ᱟᱫᱚ ᱮᱠᱷᱚᱱᱳ ᱟᱹᱣᱨᱤ ᱵᱚᱲᱚᱜ ᱛᱟᱠᱚ ᱱᱚᱣᱟ ᱠᱚᱫᱚ ᱯᱚᱭᱞᱟ ᱡᱟᱱᱩᱣᱟᱨᱤ ᱛᱮᱜᱮ ᱡᱟᱹᱱᱤᱡ ᱦᱩᱭᱩᱜ ᱛᱟᱠᱚᱣᱟ ᱵᱚᱲᱚᱜ ᱛᱟᱠᱚᱣᱟ ᱚᱱᱟ ᱜᱟᱸᱫᱟ ᱵᱟᱦᱟ ᱠᱚᱫᱚ ᱟᱨ ᱮᱢᱱᱤ ᱵᱟᱦᱟ ᱠᱚᱫᱚ ᱢᱮᱱᱟᱜ ᱜᱮᱭᱟ ᱟᱯᱮ ᱵᱩᱡᱽ ᱫᱟᱲᱮᱭᱟᱜ ᱠᱟᱱᱟ ᱯᱟᱨᱠ ᱠᱟᱱᱟ ᱢᱤᱫᱴᱮᱱ ᱢᱟᱱᱮ ᱟᱹᱰᱤ ᱪᱮᱦᱨᱟ ᱠᱚ ᱥᱟᱡᱟᱣ ᱠᱟᱫᱟ ᱮᱠᱷᱚᱱᱳ ᱠᱟᱹᱢᱤ ᱪᱟᱞᱟᱜ ᱠᱟᱱ ᱜᱮᱭᱟ ᱢᱟᱱᱮ ᱴᱷᱤᱠ ᱴᱷᱟᱠ ᱟᱹᱣᱨᱤ ᱠᱚ ᱠᱚᱢᱯᱞᱤᱴᱟ ᱟᱨᱠᱤ ᱮᱠᱷᱚᱱᱳ ᱪᱟᱞᱟᱜ ᱠᱟᱱ ᱜᱮᱭᱟ ᱠᱟᱹᱢᱤ ᱟᱨ ᱱᱚᱜᱼᱚᱭ ᱞᱮ ᱦᱮᱡ ᱠᱟᱱᱟ ᱤᱧ ᱵᱟᱵᱟ ᱢᱮᱱᱟᱭᱟ ᱢᱟᱱᱮ ᱦᱚᱧᱦᱟᱨᱤᱧ ᱟᱨ ᱤᱧ ᱵᱟᱵᱟ ᱠᱤᱱ ᱛᱟᱲᱟᱢ ᱠᱟᱛᱮ ᱞᱟᱦᱟ ᱠᱟᱱᱟ ᱠᱤᱱ ᱤᱧ ᱢᱟ ᱦᱟᱱᱦᱟᱨᱤᱧ ᱢᱟᱥᱤ ᱦᱟᱱᱦᱟᱨᱤᱧ ᱢᱟᱱᱮ ᱥᱳᱱᱟᱡᱽ ᱵᱟᱹᱵᱩ ᱫᱚ ᱵᱟᱭ ᱪᱟᱞᱟᱣ ᱠᱟᱱᱟ ᱱᱚᱰᱮ ᱦᱚᱸ ᱚᱱᱩᱯᱚᱥᱛᱷᱤᱛ ᱜᱮᱭᱟᱭ ᱢᱟᱱᱮ ᱩᱱᱤ ᱫᱚ ᱵᱟᱭ ᱪᱟᱞᱟᱜᱼᱟ ᱞᱟᱹᱭ ᱫᱟᱭ ᱤᱧ ᱫᱚ ᱚᱲᱟᱜ ᱤᱧ ᱦᱚᱦᱚᱭᱟ ᱟᱯᱮ ᱪᱟᱞᱟᱣ ᱦᱤᱡᱩᱜ ᱯᱮ ᱟᱨ ᱱᱚᱜᱼᱚᱭ ᱥᱚᱵᱩᱡ ᱫᱤᱯ ᱨᱮᱱᱟᱜ ᱱᱚᱣᱟ ᱤᱭᱟᱹ ᱠᱚ ᱵᱟᱹᱭᱥᱟᱹᱣ ᱠᱟᱫᱟ ᱱᱚᱰᱮ ᱦᱟᱯᱮᱧ ᱩᱫᱩᱜ ᱟᱯᱮᱭᱟ ᱠᱟᱹᱴᱤᱡ ᱟᱨ ᱱᱚᱜᱼᱚᱭ ᱞᱮ ᱛᱟᱲᱟᱢ ᱠᱟᱫᱟ ᱥᱳᱱᱟ ᱧᱮᱞ ᱞᱮᱯᱮ ᱡᱟᱹᱯᱤᱫ ᱞᱮᱫᱟᱭ ᱥᱮ ᱱᱤᱛᱚᱜ ᱠᱳᱱᱳ ᱟᱬᱜᱚ ᱜᱮ ᱵᱟᱝ ᱥᱟᱱᱟᱭᱮ ᱠᱟᱱᱟ ᱱᱤᱛᱚᱜ ᱫᱚ ᱢᱟᱱᱮ ᱢᱤᱫ ᱜᱷᱟᱹᱲᱤᱡ ᱯᱚᱨᱮ ᱧᱮᱞᱮᱯᱮ ᱦᱮᱸ ᱠᱳᱱᱳ ᱮᱠᱫᱚᱢ ᱛᱤᱸᱜᱩ ᱜᱮ ᱵᱟᱭ ᱛᱤᱸᱜᱩ ᱛᱷᱤᱨ ᱫᱟᱲᱮᱭᱟᱜ ᱠᱟᱱᱟ ᱱᱮᱜᱼᱮ ᱛᱚᱭ ᱫᱟᱹᱲ ᱵᱟᱲᱟᱭᱮᱫᱟ ᱠᱤᱱᱛᱩ ᱱᱚᱣᱟ ᱠᱚᱨᱮ ᱫᱚ ᱩᱪᱩ ᱱᱤᱪᱩ ᱜᱮᱭᱟ ᱥᱮ ᱡᱟᱭᱜᱟ ᱵᱚᱛᱚᱨ ᱜᱮ ᱵᱩᱡᱷᱟᱹᱜ ᱠᱟᱱᱟ ᱢᱚᱱᱮ ᱦᱩᱭᱩᱜ ᱠᱟᱱᱟ ᱚᱠᱟ ᱴᱷᱮᱱ ᱪᱚᱭ ᱧᱩᱨᱦᱩᱜᱼᱟ ᱚᱱᱠᱟᱭ ᱫᱟᱹᱲ ᱵᱟᱲᱟᱭᱮᱫᱟ ᱱᱤᱛᱚᱜ ᱫᱚ ᱦᱮᱢ ᱠᱷᱚᱱ ᱜᱮ ᱵᱟᱭ ᱟᱬᱜᱚᱱ ᱠᱟᱱᱟ ᱟᱨ ᱦᱚᱸᱜᱼᱚᱭ ᱤᱧ ᱢᱮᱛᱟ ᱯᱮ ᱠᱟᱱᱟ ᱥᱮ ᱱᱚᱣᱟ ᱠᱚᱨᱮ ᱟᱹᱣᱨᱤ ᱠᱚ ᱠᱚᱢᱯᱤᱞᱤᱴᱟ ᱟᱨ ᱮᱛᱚ ᱫᱟᱨᱮ ᱟᱨ ᱦᱚᱸᱜᱼᱚ ᱱᱚᱣᱟ ᱠᱚ ᱢᱮᱱᱟᱜᱼᱟ ᱜᱤᱫᱽᱨᱟᱹ ᱠᱷᱮᱞ ᱞᱟᱹᱜᱤᱫ ᱢᱮᱛᱟ ᱠᱚ ᱠᱟᱹᱱᱟᱹᱧ ᱞᱟᱦᱟ ᱟᱹᱪᱩᱨᱚᱜᱼᱟ ᱵᱚᱱ ᱛᱟᱨᱯᱚᱨᱮ ᱯᱮ ᱫᱮᱡᱚᱜᱼᱟ ᱟᱨ ᱜᱤᱫᱽᱨᱟᱹ ᱢᱟᱱᱮ ᱯᱮ ᱵᱩᱡᱮᱫ ᱜᱮᱭᱟ ᱫᱮᱡ ᱨᱮᱱᱟᱜ ᱢᱤᱫᱴᱮᱱ ᱟᱞᱟᱫᱟ ᱜᱮ ᱤᱭᱟᱹ ᱛᱟᱠᱚ ᱛᱤᱨᱮᱞᱮ ᱫᱮᱡᱚᱜᱼᱟ ᱛᱤᱨᱮ ᱵᱟᱝ ᱦᱮᱸ ᱵᱟᱝ ᱥᱮ

ᱟᱨ ᱱᱚᱜᱼᱚᱭ ᱥᱚᱵᱮ ᱫᱚ ᱪᱮᱫ ᱞᱮᱠᱟ ᱡᱚ ᱠᱟᱱᱟ ᱢᱟᱱᱮ ᱥᱤᱫ ᱫᱚ ᱵᱟᱞᱮ ᱥᱤᱫ ᱫᱟ ᱟᱨᱠᱤ ᱯᱷᱳᱴᱳ ᱨᱮᱜᱮ ᱵᱷᱤᱰᱤᱭᱳ ᱨᱮᱜᱮᱧ ᱩᱫᱩᱜ ᱟᱯᱮ ᱠᱟᱱᱟ ᱠᱟᱨᱚᱱ ᱥᱤᱫ ᱢᱟᱱᱟ ᱜᱮᱭᱟ ᱥᱮ ᱥᱤᱫ ᱢᱟᱱᱟ ᱜᱮᱠᱷᱟᱱ ᱵᱮᱠᱟᱨ ᱥᱤᱫ ᱠᱟᱛᱮ ᱠᱟᱨᱚᱱ ᱦᱩᱭᱩᱜ ᱠᱟᱱᱟ ᱥᱤᱥᱤ ᱴᱤᱵᱷᱤ ᱜᱚᱴᱟ ᱠᱚ ᱵᱟᱹᱭᱥᱟᱹᱣ ᱠᱟᱫᱟ ᱪᱮᱫ ᱫᱚᱨᱠᱟᱨ ᱥᱤᱫ ᱨᱮᱱᱟᱜ ᱦᱮᱸ ᱵᱟᱝ ᱧᱮᱞᱮᱢ ᱦᱮᱡ ᱠᱟᱱᱟ ᱵᱟᱹᱵᱩ ᱧᱮᱞ ᱠᱟᱛᱮ ᱟᱨᱦᱚᱸ ᱨᱩᱣᱟᱹᱲ ᱪᱟᱞᱟᱜ ᱢᱮ ᱟᱨ ᱤᱧ ᱞᱟᱹᱭ ᱠᱟᱜ ᱯᱮᱭᱟ ᱥᱮ ᱟᱨ ᱢᱤᱫ ᱜᱷᱟᱹᱲᱤᱡ ᱯᱚᱨᱮ ᱥᱳᱱᱟ ᱧᱮᱞᱟᱯᱮ ᱮᱢᱚᱱᱮ ᱫᱟᱹᱲ ᱫᱟ ᱮᱢᱚᱱᱮ ᱫᱟᱹᱲ ᱫᱟ ᱪᱮᱫᱟᱜ ᱩᱱᱤ ᱫᱚᱭ ᱫᱟᱹᱲ ᱫᱟ ᱢᱟᱱᱮ ᱤᱭᱟᱹ ᱴᱷᱮᱱ ᱞᱮ ᱫᱩᱲᱩᱵ ᱞᱮᱱᱟ ᱟᱨᱠᱤ ᱢᱤᱫᱴᱮᱡ

ᱢᱟᱱᱮ ᱚᱲᱟᱜ ᱞᱮ ᱪᱟᱞᱟᱜ ᱞᱟᱹᱜᱤᱫ ᱢᱮᱛᱟ ᱠᱚ ᱠᱟᱹᱱᱟᱹᱧ ᱢᱟ ᱚᱸᱰᱮ ᱫᱩᱲᱩᱵ ᱯᱮ ᱠᱟᱹᱴᱤᱡ ᱤᱧ ᱯᱷᱳᱴᱳ ᱯᱮᱭᱟ ᱱᱚᱣᱟ ᱠᱚᱫᱚ ᱢᱤᱫᱴᱮᱱ ᱥᱨᱤᱛᱤ ᱞᱮᱠᱟ ᱜᱮᱛᱚ ᱛᱟᱦᱮᱱᱟ ᱦᱮᱸ ᱵᱟᱝ ᱥᱮ ᱫᱟᱬᱟᱱ ᱮᱢ ᱪᱟᱞᱟᱜ ᱦᱤᱡᱩᱜ ᱟᱢ ᱪᱟᱞᱟᱣ ᱱᱟᱢ ᱦᱮᱡ ᱱᱟᱢ ᱯᱷᱳᱴᱳ ᱟᱢ ᱚᱱᱟ ᱚᱱᱟᱜᱮ ᱡᱟ ᱥᱨᱤᱛᱤ ᱞᱮᱠᱟ ᱵᱟᱝᱠᱷᱟᱱ ᱫᱚ ᱡᱚᱛᱚ ᱜᱮ ᱪᱟᱵᱟᱜᱼᱟ ᱡᱟ ᱫᱟᱬᱟᱱᱟ ᱚᱱᱟ ᱦᱤᱞᱳᱜ ᱜᱮ ᱡᱟ ᱢᱚᱱᱮ ᱛᱟᱦᱮᱱᱟ ᱵᱟᱝᱠᱷᱟᱱ ᱫᱚ ᱪᱟᱵᱟᱜᱼᱟ ᱥᱩᱫᱷᱩ ᱞᱟᱹᱭ ᱛᱮᱜᱮ ᱦᱮᱸ ᱵᱟᱝ ᱟᱨ ᱵᱷᱤᱰᱤᱭᱳ ᱞᱮᱠᱷᱟᱱ ᱫᱚ ᱯᱩᱨᱟᱹ ᱛᱟᱦᱮᱸᱭᱮᱱᱟ ᱛᱤᱱ ᱫᱤᱱᱮᱢ ᱢᱚᱱᱮᱭᱟ ᱩᱱ ᱫᱤᱱ ᱜᱮᱢ ᱧᱮᱞ ᱫᱟᱲᱮᱭᱟᱜᱼᱟ ᱟᱨ ᱱᱤᱛᱚᱜ ᱫᱚᱞᱮ ᱨᱩᱣᱟᱹᱲ ᱠᱟᱱᱟ ᱟᱹᱰᱤ ᱜᱷᱟᱹᱲᱤᱡ ᱞᱮ ᱫᱟᱬᱟ ᱵᱟᱲᱟ ᱠᱮᱫᱟ ᱟᱨ ᱱᱚᱣᱟ ᱫᱚ ᱯᱷᱟᱸᱠᱟ ᱨᱮᱱᱟᱜ ᱤᱭᱟᱹ ᱠᱟᱱᱟ ᱯᱷᱟᱸᱠᱟ ᱪᱟᱞᱟᱜ ᱥᱚᱢᱚᱭ ᱵᱟᱹᱧ ᱩᱫᱩᱜ ᱟᱠᱟᱫ ᱯᱮᱭᱟ ᱦᱮᱡ ᱥᱚᱢᱚᱭ ᱤᱧ ᱩᱫᱩᱜ ᱟᱯᱮ ᱠᱟᱱᱟ ᱟᱨ ᱱᱚᱜᱼᱚᱭ ᱜᱮᱹᱴ ᱟᱨ ᱡᱟᱦᱟᱸᱭ ᱠᱚᱯᱮ ᱦᱮᱡ ᱵᱟᱲᱟ ᱟᱠᱟᱱ ᱜᱮᱭᱟ ᱵᱩᱡᱮᱫ ᱜᱮᱭᱟᱯᱮ ᱪᱮᱫ ᱞᱮᱠᱟᱱ ᱡᱟᱭᱜᱟ ᱠᱟᱱᱟ ᱟᱨ ᱱᱚᱜᱼᱚᱭ ᱫᱟᱬᱟᱱ ᱦᱚᱲ ᱠᱚᱠᱚ ᱦᱮᱡ ᱟᱠᱟᱱᱟ ᱜᱟᱹᱰᱤ ᱠᱚᱠᱚ ᱟᱹᱜᱩ ᱟᱠᱟᱫ ᱛᱟᱠᱚᱣᱟ ᱢᱟᱱᱮ ᱟᱞᱮ ᱦᱤᱡᱩᱜ ᱫᱚ ᱡᱷᱚᱛᱚ ᱠᱚ ᱫᱟᱹᱲ ᱮᱫᱟ ᱟᱹᱣᱨᱤ ᱠᱚ ᱫᱟᱹᱲ ᱪᱟᱵᱟᱭᱟ ᱢᱟᱱᱮ ᱫᱟᱬᱟᱱ ᱡᱟᱭᱜᱟ ᱫᱚ ᱠᱟᱹᱴᱤᱡ ᱵᱷᱤᱲ ᱵᱷᱤᱲ ᱛᱟᱦᱮᱱ ᱢᱟ ᱵᱷᱟᱜᱮ ᱵᱩᱡᱷᱟᱹᱜᱼᱟ ᱠᱤᱱᱛᱩ ᱜᱤᱫᱽᱨᱟᱹ ᱦᱟᱛᱮ ᱫᱚ ᱪᱮᱫ ᱤᱧ ᱢᱮᱛᱟ ᱯᱮᱭᱟ ᱱᱚᱝᱠᱟ ᱯᱷᱟᱸᱠᱟ ᱯᱷᱟᱸᱠᱟ ᱜᱮ ᱵᱷᱟᱜᱮ ᱵᱩᱡᱷᱟᱹᱜᱼᱟ ᱟᱨ ᱱᱚᱜᱼᱚᱭ ᱢᱟᱫ ᱵᱨᱤᱡᱽ ᱛᱮᱞᱮ ᱪᱟᱞᱟᱜ ᱠᱟᱱᱟ ᱱᱤᱛᱚᱜ ᱫᱚ ᱟᱨ ᱠᱟᱹᱴᱤᱡ ᱵᱩᱲᱫᱤ ᱚᱸᱰᱮ ᱴᱷᱮᱱ ᱞᱮ ᱵᱚᱞᱚᱱᱟ ᱛᱟᱨᱯᱚᱨᱮ ᱟᱫᱚ ᱚᱲᱟᱜ ᱞᱮ ᱪᱟᱞᱟᱜᱼᱟ ᱱᱤᱭᱟᱹ ᱫᱷᱟᱣ ᱫᱚ ᱵᱩᱲᱫᱤ ᱨᱮᱱᱟᱜ ᱡᱷᱚᱛᱚ ᱵᱟᱞᱮ ᱧᱮᱞ ᱪᱟᱵᱟ ᱞᱮᱫᱟ ᱠᱚᱢ ᱠᱚᱢ ᱞᱮ ᱧᱮᱞ ᱠᱟᱫᱟ ᱟᱨ ᱱᱚᱜᱼᱚᱭ ᱵᱩᱲᱫᱤ ᱞᱮ ᱵᱚᱞᱚ ᱠᱟᱱᱟ ᱚᱸᱰᱮ ᱯᱟᱨᱠ ᱢᱮᱱᱟᱜᱼᱟ ᱚᱸᱰᱮ ᱜᱤᱫᱽᱨᱟᱹ ᱟᱜ ᱫᱳᱞᱱᱟ ᱠᱚ ᱛᱟᱨᱯᱚᱨᱮ ᱚᱱᱮ ᱪᱤᱠᱤ ᱟᱜ ᱠᱚ ᱚᱱᱟ ᱠᱚᱜᱮ ᱢᱮᱱᱟᱜᱼᱟ ᱟᱨᱦᱚᱸ ᱯᱚᱨᱮᱨ ᱫᱷᱟᱣ ᱡᱚᱠᱷᱚᱱ ᱞᱮ ᱦᱤᱡᱩᱜᱼᱟ ᱩᱱ ᱥᱚᱢᱚᱭ ᱜᱳᱴᱟ ᱞᱮ ᱫᱟᱬᱟᱱᱟ ᱱᱤᱭᱟᱹ ᱫᱷᱟᱣ ᱫᱚ ᱧᱩᱛ ᱦᱤᱡᱩᱜ ᱠᱟᱱᱟ ᱧᱮᱞ ᱤᱫᱤᱭᱮ ᱯᱮ ᱡᱷᱟᱯᱥᱟ ᱟᱠᱟᱱᱟ ᱵᱷᱤᱰᱤᱭᱳ ᱦᱚᱸ ᱴᱷᱤᱠ ᱴᱷᱟᱠ ᱵᱟᱝ ᱫᱤᱥᱟᱹᱜ ᱠᱟᱱᱟ ᱦᱮᱸ ᱵᱟᱝ ᱟᱨ ᱥᱳᱱᱟᱭ ᱞᱟᱹᱭᱫᱟ ᱤᱧ ᱦᱚᱸᱧ ᱫᱮᱡᱚᱜᱼᱟ ᱟᱡ ᱢᱟᱹᱥᱤ ᱟᱡ ᱢᱟᱢᱟ ᱠᱤᱱ ᱫᱮᱡ ᱟᱠᱟᱱᱟ ᱛᱚ ᱟᱡ ᱦᱚᱸᱞᱮ ᱫᱮᱡ ᱠᱮᱫᱮᱭᱟ ᱠᱟᱹᱴᱤᱡ ᱟᱨ ᱱᱚᱜᱼᱚᱭ ᱯᱮ ᱧᱮᱞᱫᱟ ᱱᱚᱜᱼᱚ ᱱᱚᱝᱠᱟ ᱢᱟᱱᱮ ᱛᱮᱦᱮᱧ ᱢᱟᱱᱮ ᱵᱚᱨᱫᱤ ᱯᱟᱦᱟᱲ ᱨᱮᱫᱚ ᱪᱮᱫ ᱜᱮ ᱵᱟᱞᱮ ᱧᱮᱞ ᱠᱟᱫᱟ ᱱᱚᱰᱮ ᱦᱚᱸ ᱧᱮᱞ ᱧᱮᱞ ᱨᱮᱱᱟᱜ ᱡᱤᱱᱤᱥ ᱢᱮᱱᱟᱜᱼᱟ ᱟᱨᱠᱤ ᱢᱟᱱᱮ ᱫᱟᱜ ᱞᱟᱛᱟᱨ ᱨᱮ ᱫᱟᱲᱦᱟ ᱢᱮᱱᱟᱜᱼᱟ

ᱟᱨ ᱮᱢᱱᱤ ᱛᱮᱜᱮ ᱯᱮᱲᱟ ᱫᱚ ᱟᱞᱮ ᱴᱷᱮᱱ ᱵᱟᱠᱚ ᱛᱟᱦᱮᱱ ᱛᱟᱞᱮᱭᱟ ᱥᱩᱫᱩ ᱢᱤᱫ ᱧᱤᱫᱟᱹ ᱚᱱᱟ ᱨᱮᱜᱮ ᱫᱚᱢᱮ ᱨᱟᱹᱥᱠᱟᱹ ᱵᱩᱡᱷᱟᱹᱜᱼᱟ ᱫᱤᱭᱮ ᱱᱚᱜᱼᱚᱭ ᱥᱚᱱᱟ ᱠᱮᱠ ᱞᱮ ᱜᱮᱫ ᱦᱚᱪᱚᱭ ᱞᱟᱹᱜᱤᱫ ᱥᱚᱱᱟ ᱴᱩᱯᱤ ᱵᱟᱭ ᱦᱚᱨᱚᱜᱟ ᱠᱮᱠ ᱵᱟᱭ ᱜᱮᱫᱟ ᱠᱮᱠ ᱵᱟᱭ ᱡᱚᱢᱟ ᱪᱮᱫ ᱤᱧ ᱢᱮᱛᱟ ᱯᱮᱭᱟ ᱵᱟᱠᱷᱟᱱ ᱦᱚᱲ ᱜᱤᱫᱽᱨᱟᱹ ᱫᱚ ᱠᱮᱠ ᱧᱮᱞ ᱛᱮᱜᱮ ᱡᱚᱢ ᱥᱟᱱᱟ ᱠᱚᱣᱟ ᱟᱨ ᱟᱡ ᱫᱚ ᱵᱟᱭ ᱡᱚᱢᱟ ᱟᱨ ᱱᱚᱰᱮ ᱡᱳᱨ ᱜᱚᱨᱚᱧ ᱢᱮᱛᱟᱭ ᱠᱟᱱᱟ ᱪᱩᱯᱪᱟᱯ ᱛᱤᱸᱜᱩᱱ ᱢᱮ ᱟᱨ ᱧᱮᱞ ᱢᱮ ᱢᱳᱢᱵᱟᱛᱤ ᱪᱮᱫ ᱞᱮᱠᱟ ᱡᱩᱞᱩᱜ ᱠᱟᱱᱟ ᱟᱨᱤᱧ ᱢᱮᱛᱟᱭ ᱠᱟᱱᱟ ᱤᱬᱤᱡ ᱢᱮ ᱟᱨ ᱠᱮᱠ ᱜᱮᱫ ᱢᱮ ᱟᱨ ᱡᱟᱢᱟ ᱢᱟ ᱪᱮᱫ ᱦᱚᱸ ᱵᱟᱞᱮ ᱯᱟᱞᱴᱟᱣ ᱠᱟᱱᱟ ᱚᱱᱟ ᱡᱟᱢᱟ ᱛᱮᱜᱮ ᱞᱮ ᱜᱮᱫ ᱫᱟ ᱫᱤᱭᱮ ᱮᱠᱟᱞᱛᱮ ᱯᱟᱞᱴᱟᱣ ᱦᱩᱭᱩᱜᱼᱟ ᱫᱟᱠᱟ ᱠᱚᱫᱚ ᱮᱱᱟᱝ ᱨᱮᱜᱮᱧ ᱤᱥᱤᱱ ᱦᱚᱴᱚ ᱠᱟᱫᱟ ᱩᱛᱩ ᱫᱚ ᱵᱟᱹᱧ ᱤᱥᱤᱱ ᱠᱟᱫᱟ ᱩᱛᱩ ᱤᱥᱤᱱ ᱦᱩᱭᱩᱜᱼᱟ ᱱᱤᱛᱚᱜ ᱟᱨ ᱥᱳᱱᱟ ᱧᱮᱞᱮ ᱯᱮ ᱩᱱᱤ ᱫᱚ ᱮᱠᱫᱚᱢ ᱴᱩᱯᱤ ᱦᱚᱸ ᱵᱟᱭ ᱦᱚᱨᱚᱜᱟ ᱠᱮᱠ ᱦᱚᱸ ᱵᱟᱭ ᱜᱮᱫᱟ ᱩᱱᱤ ᱫᱚ ᱮᱠᱷᱚᱱᱳ ᱟᱹᱣᱨᱤ ᱵᱩᱡᱟᱭ ᱱᱚᱣᱟ ᱠᱚᱨᱮᱱᱟᱜ ᱢᱟᱱᱮ ᱫᱚ ᱮᱠᱫᱚᱢ ᱪᱷᱳᱴᱳ ᱠᱚᱨᱮᱞᱮ ᱯᱟᱞᱚᱱ ᱠᱮᱫᱟ ᱛᱮᱦᱮᱧ ᱟᱹᱰᱤ ᱪᱮᱦᱨᱟ ᱟᱹᱰᱤ ᱨᱟᱹᱥᱠᱟᱹ ᱛᱮ ᱫᱤᱱ ᱯᱟᱨᱚᱢᱮᱱ ᱛᱟᱞᱮᱭᱟ

ᱢᱟᱱᱮ ᱠᱮᱠ ᱧᱮᱞ ᱛᱮᱫᱚ ᱨᱟᱹᱥᱠᱟᱹ ᱜᱮ ᱵᱩᱡᱽ ᱫᱟᱭ ᱠᱤᱱᱛᱩ ᱚᱱᱮ ᱵᱟᱦᱟ ᱵᱟᱦᱟ ᱚᱱᱮ ᱠᱨᱤᱢ ᱠᱚᱛᱮ ᱵᱟᱦᱟ ᱠᱚ ᱵᱮᱱᱟᱣ ᱠᱟᱫᱟ ᱚᱱᱟ ᱠᱚᱫᱚ ᱵᱟᱝ ᱵᱟᱭ ᱡᱚᱢ ᱞᱟᱹᱜᱤᱫᱚᱜ ᱠᱟᱱᱟ ᱪᱮᱫᱠᱟ ᱪᱚᱭ ᱧᱮᱞᱫᱟ ᱧᱮᱞᱮ ᱟᱛᱮᱜ ᱵᱟᱭ ᱡᱚᱢᱟ ᱫᱟᱹᱲ ᱫᱟᱭ ᱠᱮᱠ ᱧᱮᱞ ᱛᱮᱜᱮ ᱫᱟᱹᱲ ᱢᱟ ᱧᱮᱞᱚᱜ ᱯᱮ ᱵᱟᱭ ᱡᱚᱢᱫᱟ ᱟᱨ ᱵᱷᱤᱰᱤᱭᱳ ᱡᱩᱫᱤ ᱯᱮ ᱠᱩᱥᱤᱭᱟᱛᱤᱧᱟ ᱞᱟᱭᱤᱠ ᱠᱚᱢᱮᱱᱴ ᱥᱮᱭᱟᱨ ᱠᱟᱹᱛᱤᱧ ᱯᱮ